ᱡᱚᱦᱟᱨ ᱜᱮ ᱥᱟᱱᱟᱢ ᱠᱚ ᱟᱨ ᱵᱮᱲᱟ ᱪᱩᱯᱮ ᱥᱮ ᱧᱮᱞ ᱪᱩᱯᱮ ᱫᱚ ᱱᱤᱭᱟᱹ ᱜᱮ ᱩᱱᱠᱤᱱ ᱯᱮ ᱧᱮᱞ ᱫᱟᱲᱮ ᱠᱤᱱ ᱠᱟᱱᱟ ᱱᱚᱣᱟ ᱫᱚ ᱯᱷᱩᱴᱵᱚᱞ ᱜᱨᱟᱣᱩᱱᱰ ᱠᱟᱱᱟ ᱟᱨ ᱱᱚᱣᱟ ᱫᱚ ᱜᱳᱞ ᱯᱳᱥᱴ ᱠᱟᱱᱟ ᱜᱳᱞ ᱯᱳᱥᱴ ᱨᱮ ᱱᱮᱴ ᱞᱟᱜᱟᱣ ᱢᱮᱱᱟᱜᱼᱟ ᱟᱨ ᱱᱚᱣᱟ ᱱᱮᱴ ᱨᱮ ᱵᱟᱱᱟ ᱱᱟᱠᱷᱟ ᱠᱚᱨᱱᱟᱨ ᱨᱮ ᱧᱮᱞ ᱫᱟᱲᱮ ᱠᱤᱱ ᱠᱟᱱᱟ ᱯᱮ ᱵᱟᱨᱭᱟ ᱢᱮᱨᱚᱢ ᱢᱤᱫᱴᱮᱱ ᱮᱸᱜᱟ ᱟᱨ ᱢᱤᱫᱴᱮᱱ ᱠᱟᱹᱥᱤ ᱠᱤᱱ ᱡᱷᱟᱹᱞᱤ ᱟᱠᱟᱱᱟ ᱦᱩᱭ ᱫᱟᱲᱮᱭᱟᱜᱼᱟ ᱯᱟᱥᱮᱡ ᱟᱛᱳ ᱫᱚ ᱵᱟᱹᱧ ᱞᱟᱹᱭᱟ ᱱᱚᱝᱠᱟ ᱜᱮ ᱟᱭᱢᱟ ᱡᱟᱭᱜᱟ ᱨᱮ ᱯᱟᱥᱮᱡ ᱯᱷᱩᱞᱵᱚᱞ ᱯᱷᱩᱴᱵᱚᱞ ᱜᱨᱟᱣᱩᱱᱰ ᱨᱮ ᱱᱚᱝᱠᱟ ᱱᱮᱹᱴ ᱞᱟᱜᱟᱣ ᱦᱚᱸ ᱢᱮᱱᱟᱜᱼᱟ ᱟᱨ ᱪᱮᱫ ᱦᱩᱭᱩᱜᱼᱟ ᱱᱚᱝᱠᱟ ᱱᱚᱣᱟ ᱱᱮᱹᱴ ᱨᱮ ᱡᱮᱭᱥᱮ ᱱᱩᱭ ᱢᱮᱨᱚᱢᱮ ᱱᱩᱭ ᱮᱸᱜᱟ ᱫᱚ ᱵᱟᱝ ᱠᱟᱱᱟᱭ ᱠᱟᱹᱥᱤ ᱠᱟᱱᱟᱭ ᱱᱩᱭ ᱦᱚᱸ ᱱᱩᱭ ᱦᱚᱸ ᱠᱟᱹᱥᱤ ᱠᱟᱱᱟᱭ ᱦᱩᱭ ᱫᱟᱲᱮᱭᱟᱜᱼᱟ ᱢᱤᱫ ᱚᱲᱟᱜ ᱨᱮᱱ ᱠᱟᱱᱟ ᱠᱤᱱ ᱥᱮ ᱡᱩᱫᱟᱹ ᱡᱩᱫᱟᱹ ᱚᱲᱟᱜ ᱨᱮᱱ ᱠᱟᱱᱟ ᱠᱤᱱ ᱟᱨ ᱱᱚᱣᱟ ᱥᱤᱛᱩᱝ ᱫᱤᱱ ᱠᱟᱱᱟ ᱱᱤᱭᱟᱹ ᱛᱟᱠ ᱫᱚ ᱥᱮᱛᱟ ᱠᱚ ᱟᱹᱰᱤ ᱡᱟᱹᱥᱛᱤ ᱢᱮᱨᱚᱢ ᱠᱚ ᱜᱮᱨ ᱜᱚᱡ ᱮᱫ ᱠᱚᱣᱟ ᱟᱨ ᱠᱚ ᱡᱚᱢᱮᱫ ᱠᱚᱣᱟ ᱦᱩᱭ ᱫᱟᱲᱮᱭᱟᱜᱼᱟ ᱯᱟᱥᱮᱡ ᱱᱩᱠᱤᱱ ᱥᱮᱛᱟ ᱠᱚ ᱧᱟᱢ ᱞᱮᱠᱤᱱ ᱠᱷᱟᱱ ᱠᱚ ᱜᱮᱨ ᱜᱚᱡ ᱠᱤᱱᱟ ᱟᱨ ᱮᱱᱛᱮᱫ ᱱᱩᱠᱤᱱ ᱫᱟᱹᱲ ᱵᱟᱧᱪᱟᱣ ᱨᱮᱭᱟᱜ ᱟᱭ ᱩᱯᱟᱹᱭ ᱵᱟᱹᱱᱩᱜ ᱛᱟᱹᱠᱤᱱᱟ ᱵᱟᱹᱠᱤᱱ ᱫᱟᱹᱲ ᱫᱟᱲᱮᱭᱟᱜᱼᱟ ᱟᱨ ᱚᱱᱟ ᱤᱭᱟᱹᱛᱮ ᱡᱟᱦᱟᱸ ᱠᱚᱨᱮ ᱜᱮ ᱯᱷᱩᱴᱵᱚᱞ ᱜᱨᱟᱣᱩᱱᱰ ᱨᱮ ᱱᱮᱹᱴ ᱯᱮ ᱞᱟᱜᱟᱣ ᱟᱠᱟᱫ ᱛᱟᱵᱚᱱᱟ ᱫᱟᱭᱟ ᱠᱟᱛᱮᱫ ᱱᱮᱹᱴ ᱫᱚ ᱨᱟᱲᱟ ᱠᱟᱛᱟ ᱵᱚᱱ ᱯᱮ ᱦᱩᱭ ᱫᱟᱲᱮᱭᱟᱜᱼᱟ ᱟᱯᱮ ᱠᱷᱟᱹᱛᱤᱨ ᱛᱮ ᱠᱞᱟᱵᱽ ᱨᱮᱱ ᱠᱚᱲᱟ ᱠᱚᱣᱟᱜ ᱵᱷᱩᱞ ᱛᱮ ᱥᱮ ᱢᱤᱥᱴᱮᱠ ᱛᱮ ᱟᱹᱰᱤ ᱩᱛᱟᱹᱨ ᱨᱮᱱ ᱦᱚᱲ ᱠᱚ ᱢᱮᱨᱚᱢ ᱠᱚ ᱡᱷᱟᱹᱞᱤᱜᱼᱟ ᱟᱨ ᱥᱮᱛᱟ ᱠᱚ ᱜᱮᱨ ᱜᱚᱡ ᱠᱚᱣᱟ ᱟᱭᱢᱟ ᱦᱚᱲᱟᱜ ᱦᱟᱹᱱᱤ ᱥᱮ ᱪᱷᱟᱹᱛᱤ ᱦᱩᱭ ᱫᱟᱲᱮᱭᱟᱜᱼᱟ ᱚᱱᱟᱛᱮ ᱫᱟᱭᱟ ᱠᱟᱛᱮᱫ ᱟᱯᱮ ᱴᱷᱮᱱ ᱱᱮᱦᱚᱨ ᱢᱮᱱᱟᱜᱼᱟ ᱱᱚᱣᱟ ᱵᱷᱤᱰᱭᱳ ᱡᱟᱫᱟ ᱥᱮ ᱡᱟᱫᱟ ᱥᱮᱭᱟᱨ ᱛᱟᱵᱚᱱ ᱯᱮ ᱡᱮᱢᱚᱱ ᱱᱚᱝᱠᱟ ᱡᱟᱦᱟᱸ ᱠᱚᱨᱮ ᱯᱷᱩᱴᱵᱚᱞ ᱜᱨᱟᱣᱩᱱᱰ ᱨᱮ ᱱᱮᱹᱴ ᱠᱚ ᱞᱟᱜᱟᱣ ᱠᱟᱫᱟ ᱱᱚᱣᱟ ᱱᱮᱹᱴ ᱫᱚ ᱫᱟᱭᱟ ᱠᱟᱛᱮᱫ ᱠᱚ ᱨᱟᱲᱟ ᱠᱟᱜ ᱢᱟ ᱟᱨ ᱡᱟᱹᱥᱛᱤ ᱥᱮᱭᱟᱨ ᱛᱟᱵᱚᱱ ᱯᱮ ᱟᱨᱦᱚᱸ ᱯᱮ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱟᱨ ᱡᱟᱦᱟᱸᱭ ᱯᱮ ᱱᱟᱣᱟ ᱜᱮᱭᱟ ᱱᱟᱦᱟᱜ ᱪᱮᱱᱮᱞ ᱠᱚᱨᱮ ᱥᱟᱵᱥᱠᱨᱟᱭᱤᱵᱽ ᱠᱟᱜ ᱯᱮ ᱱᱚᱣᱟ ᱤᱱᱯᱷᱚᱨᱢᱮᱥᱚᱱ ᱡᱚᱛᱚ ᱦᱚᱲ ᱴᱷᱮᱱ ᱥᱮᱴᱮᱨ ᱯᱮ ᱡᱮᱢᱚᱱ ᱱᱚᱝᱠᱟ ᱜᱮ ᱱᱮᱴ ᱠᱚ ᱞᱟᱲᱟ ᱠᱟᱜ ᱡᱮᱢᱚᱱ ᱢᱮᱨᱚᱢ ᱠᱚ ᱟᱨᱚ ᱠᱚ ᱡᱷᱟᱹᱞᱤᱜ ᱟᱨ ᱥᱮᱛᱟ ᱠᱚ ᱴᱷᱮᱱ ᱠᱚ ᱵᱟᱧᱪᱟᱜ ᱪᱮᱫᱟᱜ ᱥᱮ ᱱᱩᱠᱤᱱ ᱫᱚ ᱱᱤᱛᱚᱜ ᱵᱟᱹᱠᱤᱱ ᱫᱟᱹᱲ ᱫᱟᱲᱮᱭᱟᱜᱼᱟ ᱥᱮᱛᱟ ᱠᱚ ᱧᱟᱢ ᱞᱮᱠᱤᱱ ᱠᱷᱟᱡ ᱟᱞᱜᱟ ᱛᱮᱠᱚ ᱜᱮᱨ ᱜᱚᱡ ᱠᱤᱱᱟ ᱚᱱᱟ ᱤᱭᱟᱹᱛᱮ ᱢᱟ ᱡᱟᱦᱟᱸᱭ ᱯᱮ ᱠᱩᱥᱤᱭᱟᱜ ᱠᱟᱱᱟ ᱥᱮᱭᱟᱨ ᱯᱮ ᱞᱟᱭᱤᱠ ᱯᱮ ᱟᱨ ᱥᱟᱵᱥᱠᱨᱟᱭᱤᱵᱽ ᱫᱚ ᱟᱞᱚᱯᱮ ᱦᱤᱲᱤᱧᱟ ᱢᱮᱱᱠᱷᱟᱱ ᱧᱮᱞ ᱞᱟᱹᱜᱤᱫ ᱛᱮ ᱟᱹᱰᱤ ᱟᱹᱰᱤ ᱥᱟᱨᱦᱟᱣ